ᱫᱤᱥᱩᱫᱤ ᱥᱟᱶᱛᱟ ᱟᱵᱮᱱ ᱤᱭᱩᱴᱩᱵᱽ ᱪᱮᱱᱮᱞ ᱠᱷᱚᱱ ᱡᱚᱛᱚ ᱠᱚᱜᱮ ᱥᱟᱹᱜᱩᱱ ᱡᱚᱦᱟᱨ ᱜᱟᱛᱮ ᱠᱚ ᱛᱮᱦᱮᱧᱟᱜ ᱵᱷᱤᱰᱤᱭᱳ ᱨᱮᱫᱚᱧ ᱞᱟᱹᱭᱟ ᱡᱮ ᱟᱵᱚᱣᱟᱜ ᱟᱯᱱᱟᱨᱟᱜ ᱪᱤᱠᱟᱹᱛᱮ ᱳᱭᱮᱥᱤᱥ ᱥᱠᱚᱞᱟᱨᱥᱤᱯ ᱡᱟᱦᱟᱸ ᱫᱚ ᱡᱟᱦᱟᱸ ᱫᱚ ᱯᱨᱮ ᱢᱮᱴᱨᱤᱠ ᱟᱨ ᱯᱳᱥᱴ ᱢᱮᱴᱨᱤᱠ ᱯᱚᱭᱥᱟ ᱠᱚ ᱧᱟᱢᱟ ᱡᱟᱦᱟᱸᱭ ᱡᱟᱦᱟᱸᱭ ᱚᱱᱟ ᱨᱮᱠᱚ ᱯᱟᱲᱦᱟᱜ ᱠᱟᱱᱟ ᱛᱚ ᱚᱱᱟ ᱞᱟᱹᱜᱤᱫ ᱱᱚᱣᱟ ᱵᱷᱤᱰᱭᱳ ᱫᱚ ᱛᱚ ᱪᱤᱠᱟᱹ ᱛᱮᱵᱚᱱ ᱧᱮᱞ ᱫᱟᱲᱮᱭᱟᱜᱼᱟ ᱡᱮ ᱟᱵᱚ ᱯᱚᱭᱥᱟ ᱟᱵᱚᱣᱟᱜ ᱮᱠᱟᱣᱩᱱᱴ ᱨᱮ ᱵᱚᱞᱚ ᱠᱟᱱᱟ ᱥᱮ ᱵᱟᱝ ᱥᱮ ᱚᱠᱟ ᱞᱮᱵᱮᱞ ᱨᱮ ᱢᱮᱱᱟᱜᱼᱟ ᱛᱚ ᱱᱚᱣᱟ ᱵᱷᱤᱰᱤᱭᱳ ᱮᱛᱚᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱛᱚ ᱡᱚᱛᱚ ᱠᱷᱚᱱ ᱢᱟᱲᱟᱝ ᱛᱮ ᱪᱟᱞᱟᱜ ᱦᱩᱭᱩᱜᱼᱟ ᱛᱚ ᱜᱩᱜᱚᱞ ᱯᱷᱟ ᱠᱨᱳᱢ ᱵᱚᱱ ᱪᱟᱞᱟᱜᱼᱟ ᱤᱧ ᱜᱩᱜᱚᱞᱤᱧ ᱪᱟᱞᱟᱣ ᱠᱟᱱᱟ ᱜᱩᱜᱚᱞ ᱪᱟᱞᱟᱣ ᱠᱟᱛᱮ ᱱᱚᱸᱰᱮ ᱵᱚᱱ ᱚᱞ ᱢᱟ ᱳᱭᱮᱥᱤᱥ ᱥᱠᱚᱞᱟᱨᱥᱤᱯ ᱳ ᱮ ᱮᱥ ᱟᱭ ᱮᱥ ᱥᱠᱚᱞᱟᱨᱥᱤᱯ ᱮᱥ ᱥᱤ ᱟᱭᱤᱪ ᱮᱥ ᱥᱤ ᱟᱭᱤᱪ ᱳ ᱮᱞ ᱮ ᱟᱨ ᱮᱥ ᱮᱭᱤᱪ ᱟᱭ ᱯᱤ ᱥᱠᱚᱞᱟᱨᱥᱤᱯ ᱳᱭᱮᱥ ᱥᱠᱚᱞᱟᱨᱥᱤᱯ ᱚᱞ ᱠᱟᱛᱮᱫ ᱵᱚᱱ ᱥᱟᱨᱪ ᱢᱟ ᱥᱟᱨᱪ ᱠᱤᱫᱟᱹᱧ ᱡᱟᱦᱟᱸ ᱯᱨᱚᱛᱷᱚᱢ ᱨᱮ ᱡᱟᱦᱟᱸ ᱳᱭᱮᱵᱽᱥᱟᱭᱤᱴ ᱦᱮᱡ ᱠᱟᱱᱟ ᱳᱭᱮᱥᱤᱥ ᱰᱚᱴ ᱜᱚᱵᱷ ᱰᱚᱴ ᱤᱱ ᱛᱳ ᱱᱚᱣᱟ ᱳᱭᱮᱵᱽᱥᱟᱭᱤᱴ ᱨᱮᱜᱮ ᱵᱚᱱ ᱡᱚᱴᱮᱫ ᱢᱟ ᱡᱚᱴᱮᱫ ᱠᱤᱫᱟᱹᱧ ᱡᱚᱴᱮᱫ ᱠᱟᱛᱮᱫ ᱱᱚᱰᱮ ᱚᱞ ᱢᱮᱱᱟᱜ ᱠᱟᱫᱟ ᱴᱨᱮᱠ ᱮᱱ ᱮᱯᱞᱤᱠᱮᱥᱚᱱ ᱛᱚ ᱱᱚᱰᱮ ᱵᱚᱱ ᱡᱚᱴᱮᱫ ᱢᱟ ᱡᱚᱴᱮᱫ ᱠᱤᱫᱟᱹᱧ ᱡᱚᱴᱮᱫ ᱠᱟᱛᱮ ᱡᱟᱦᱟᱸ ᱥᱴᱮᱴ ᱨᱮ ᱟᱵᱚ ᱵᱚᱱ ᱯᱟᱲᱦᱟᱜ ᱠᱟᱱᱟ ᱵᱟᱸᱠᱩᱲᱟ ᱠᱤ ᱯᱩᱨᱩᱞᱤᱭᱟ ᱠᱤ ᱡᱷᱟᱲᱜᱨᱟᱢ ᱡᱟᱦᱟᱸᱴᱟᱜ ᱜᱮ ᱡᱟᱦᱟᱸ ᱥᱴᱮᱴ ᱨᱮᱵᱚᱱ ᱯᱟᱲᱦᱟᱜ ᱠᱟᱱᱟ ᱚᱱᱟ ᱵᱚᱱ ᱪᱚᱭᱮᱥ ᱢᱟ ᱤᱧ ᱫᱚ ᱯᱩᱨᱩᱞᱤᱭᱟ ᱥᱴᱮᱴ ᱨᱤᱧ ᱯᱟᱲᱦᱟᱜ ᱠᱟᱱᱟ ᱛᱚ ᱚᱱᱟᱜᱤᱧ ᱡᱚᱴᱮᱫ ᱮᱫᱟ ᱡᱚᱴᱮᱫ ᱠᱤᱫᱟᱹᱧ ᱡᱚᱴᱮᱫ ᱠᱟᱛᱮᱫ ᱱᱚᱸᱰᱮ ᱱᱤᱛᱚᱜ ᱮᱯᱞᱤᱠᱮᱥᱮᱱ ᱥᱤᱨᱤᱭᱟᱞ ᱱᱚᱢᱵᱚᱨ ᱤᱭᱩ ᱟᱨ ᱥᱤ ᱟᱭᱰᱤ ᱛᱚ ᱚᱱᱟᱨᱮ ᱮᱯᱞᱤᱠᱮᱥᱮᱱ ᱱᱟᱢᱵᱟᱨ ᱞᱟᱜᱟᱜᱼᱟ ᱡᱟᱦᱟᱸ ᱫᱚ ᱟᱵᱚ ᱮᱯᱞᱟᱭ ᱥᱚᱢᱚᱭ ᱟᱵᱚ ᱮᱯᱞᱟᱭ ᱥᱚᱢᱚᱭ ᱡᱟᱦᱟᱸ ᱫᱚ ᱡᱚᱛᱚ ᱠᱷᱚᱱ ᱪᱮᱛᱟᱱ ᱨᱮᱱᱟᱜ ᱢᱤᱫᱴᱮᱱ ᱯᱮᱡᱽ ᱠᱚ ᱮᱢᱟ ᱵᱚᱱᱟ ᱛᱚ ᱚᱱᱟ ᱱᱟᱢᱵᱟᱨ ᱱᱚᱰᱮ ᱞᱟᱜᱟᱜᱼᱟ ᱛᱚ ᱤᱧ ᱮᱢᱟᱜ ᱠᱟᱱᱟ ᱛᱟᱨᱯᱚᱨᱮ ᱚᱱᱟ ᱠᱷᱚᱱ ᱞᱟᱛᱟᱨ ᱨᱮᱵᱚᱱ ᱥᱤᱞᱮᱠᱴ ᱢᱟ ᱚᱠᱟ ᱥᱴᱮᱴ ᱨᱮᱵᱚᱱ ᱯᱟᱲᱟᱜ ᱠᱟᱱᱟ ᱤᱧ ᱯᱩᱨᱩᱞᱤᱭᱟᱹ ᱨᱮ ᱛᱟᱨᱯᱚᱨᱮ ᱚᱱᱟ ᱛᱤᱱᱟᱹᱜ ᱥᱟᱞ ᱠᱷᱚᱱ ᱛᱤᱱᱟᱹᱜ ᱥᱟᱞ ᱨᱮ ᱟᱵᱚ ᱚᱱᱟ ᱵᱚᱱ ᱯᱷᱤᱞᱟᱯ ᱠᱟᱫᱟ ᱴᱷᱤᱠ ᱜᱮᱭᱟ ᱫᱩ ᱦᱟᱡᱟᱨ ᱠᱩᱲᱤ ᱠᱷᱚᱱ ᱮᱠᱩᱥ ᱞᱟᱛᱟᱨ ᱨᱮᱫᱚ ᱟᱵᱚ ᱚᱸᱰᱮ ᱤᱱᱴᱟᱨ ᱫᱟ ᱴᱮᱠᱥ ᱤᱱ ᱫᱟ ᱵᱚᱠᱥ ᱵᱤᱞᱳ ᱛᱳ ᱱᱚᱰᱮ ᱚᱸᱰᱮ ᱡᱟᱦᱟᱸ ᱱᱚᱰᱮ ᱱᱟᱢᱵᱟᱨ ᱪᱮᱛᱟᱱ ᱨᱮ ᱚᱞ ᱢᱮᱱᱟᱜ ᱠᱟᱫᱟ ᱚᱱᱟ ᱵᱚᱱ ᱫᱟᱵᱟᱣ ᱢᱟ ᱟᱨ ᱱᱚᱸᱰᱮ ᱪᱮᱠ ᱥᱴᱮᱴᱟᱥ ᱨᱮᱵᱚᱱ ᱡᱚᱴᱮᱫ ᱢᱟ ᱛᱚ ᱦᱚᱸᱜᱼᱚᱭ ᱵᱚᱱ ᱧᱮᱞ ᱫᱟᱲᱮᱭᱟᱜ ᱠᱟᱱᱟ ᱥᱴᱮᱴᱟᱥ ᱨᱮ ᱞᱟᱹᱭ ᱦᱚᱪᱚᱭᱮᱫᱟᱭ ᱡᱮ ᱤᱭᱳᱨ ᱮᱯᱞᱤᱠᱮᱥᱚᱱ ᱤᱡᱽ ᱵᱷᱮᱨᱤᱯᱷᱟᱭ ᱵᱟᱭ ᱰᱤᱥᱴᱤᱠ ᱮᱱᱰ ᱳᱭᱮᱴᱤᱝ ᱯᱷᱚᱨ ᱰᱤᱥᱵᱟᱨᱥᱢᱮᱱᱴ ᱛᱚ ᱱᱤᱛᱚᱜ ᱱᱚᱣᱟ ᱞᱟᱹᱭ ᱦᱚᱪᱚᱭᱮᱫᱟ ᱡᱮ ᱰᱤᱥᱴᱤᱠ ᱞᱮᱵᱮᱞ ᱨᱮ ᱢᱮᱱᱟᱜ ᱠᱟᱫᱟ ᱛᱚ ᱳᱭᱮᱴᱤᱝ ᱨᱮ ᱢᱮᱱᱟᱜ ᱠᱟᱫᱟ ᱡᱚᱠᱷᱚᱱ ᱜᱮ ᱱᱚᱰᱮ ᱞᱚᱴ ᱱᱟᱢᱵᱟᱨᱮ ᱮᱢᱟᱜᱼᱟ ᱞᱚᱴ ᱱᱟᱢᱵᱟᱨ ᱨᱮ ᱚᱱᱟ ᱞᱚᱴ ᱱᱟᱢᱵᱟᱨ ᱮᱢᱟᱜ ᱠᱷᱟᱡ ᱜᱮ ᱱᱚᱣᱟ ᱮᱠᱟᱣᱩᱱᱴ ᱨᱮ ᱯᱚᱭᱥᱟ ᱵᱚᱞᱚᱜᱼᱟ ᱛᱚ ᱜᱟᱛᱮ ᱠᱚᱵᱚᱱ ᱧᱮᱞ ᱫᱟᱲᱮᱭᱟᱫᱟ ᱪᱮᱫ ᱞᱮᱠᱟᱛᱮ ᱟᱵᱚ ᱳᱭᱮᱥᱤᱥ ᱥᱠᱚᱞᱟᱨᱥᱤᱯ ᱡᱟᱦᱟᱸ ᱫᱚ ᱳᱭᱮᱥᱴ ᱵᱮᱝᱜᱚᱞ ᱨᱮᱱᱟᱜ ᱡᱟᱦᱟᱸ ᱫᱚ ᱡᱟᱦᱟᱸᱭ ᱯᱨᱮ ᱢᱮᱴᱨᱤᱠ ᱟᱨ ᱯᱳᱥᱴ ᱢᱮᱴᱨᱤᱠ ᱯᱚᱭᱥᱟ ᱵᱚᱱ ᱧᱟᱢᱟ ᱱᱟᱭᱤᱱ ᱠᱷᱚᱡ ᱛᱚ ᱚᱱᱟ ᱨᱮᱱᱟᱜ ᱱᱚᱣᱟ ᱵᱷᱤᱰᱤᱭᱳ ᱠᱟᱱᱟ ᱟᱫᱚ ᱡᱟᱹᱱᱤᱡ ᱠᱷᱟᱱ ᱡᱚᱛᱚ ᱦᱚᱲ ᱵᱚᱱ ᱵᱩᱡᱽ ᱫᱟᱲᱮᱭᱟᱫᱟ ᱟᱨ ᱡᱩᱫᱤ ᱵᱟᱵᱚᱱ ᱞᱟᱹᱭ ᱵᱩᱡᱽ ᱫᱟᱲᱮᱜ ᱠᱷᱟᱱ ᱫᱚ ᱠᱚᱢᱮᱱᱴ ᱟᱵᱚᱱ ᱟᱨ ᱡᱟᱦᱟᱸᱭ ᱱᱟᱣᱟ ᱵᱚᱱ ᱦᱮᱡ ᱠᱟᱱᱟ ᱱᱚᱣᱟ ᱤᱭᱩᱴᱩᱵᱽ ᱪᱮᱱᱮᱞ ᱨᱮ ᱩᱱᱠᱩ ᱵᱚᱱ ᱥᱟᱵᱥᱠᱨᱟᱭᱤᱵᱽ ᱠᱟᱜ ᱢᱟ ᱟᱨ ᱵᱮᱞ ᱟᱭᱠᱚᱱ ᱫᱟᱵᱟᱣ ᱫᱚ ᱟᱞᱚ ᱵᱚᱱ ᱦᱤᱲᱤᱧ ᱢᱟ ᱚᱱᱟ ᱥᱟᱶᱛᱮ ᱞᱟᱭᱤᱠ ᱢᱟᱵᱚᱱ ᱠᱩᱥᱤᱭᱟᱜ ᱠᱟᱱ ᱴᱷᱤᱠ ᱜᱮᱭᱟ ᱜᱟᱛᱮ ᱠᱚ ᱱᱩᱱ ᱯᱟᱨᱟᱝ ᱜᱮ